ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚ ᱛᱟᱵᱚ ᱚᱲᱟᱜ ᱨᱮᱭᱟᱜ ᱦᱩᱲᱩ ᱤᱨᱤᱧ ᱦᱮᱡ ᱟᱠᱟᱱᱟ ᱱᱚᱜᱼᱚᱭ ᱯᱮ ᱧᱮᱞᱮᱜᱼᱟ ᱱᱚᱰᱮ ᱦᱩᱲᱩ ᱤᱨᱤᱧ ᱦᱮᱡ ᱟᱠᱟᱱ ᱛᱟᱵᱚᱱᱟ ᱟᱨ ᱤᱧᱟᱹᱜ ᱠᱚᱯᱟᱞ ᱟᱹᱰᱤ ᱠᱟᱛᱮᱫ ᱜᱮ ᱵᱷᱟᱜᱮᱭᱟ ᱪᱮᱫᱟᱜ ᱥᱮ ᱵᱟᱝ ᱛᱮᱦᱮᱧ ᱫᱚ ᱦᱟᱸᱜ ᱨᱤᱢᱤᱞ ᱨᱤᱢᱤᱞ ᱟᱠᱟᱫ ᱟᱭ ᱚᱱᱠᱟ ᱞᱮᱠᱟ ᱦᱚᱸ ᱥᱤᱛᱩᱝ ᱵᱟᱹᱱᱩᱜᱼᱟ ᱟᱨ ᱵᱟᱝᱠᱷᱟᱱ ᱱᱤᱭᱟᱹ ᱞᱟᱦᱟ ᱦᱤᱞᱳᱜ ᱠᱚᱫᱚ ᱢᱟᱱᱮ ᱵᱤᱭᱟᱞᱞᱤᱥ ᱰᱤᱜᱽᱨᱤ ᱛᱮᱛᱟᱞᱤᱥ ᱰᱤᱜᱽᱨᱤ ᱚᱱᱮ ᱚᱱᱠᱟ ᱛᱟᱯᱢᱟᱛᱨᱟ ᱛᱟᱦᱮᱸ ᱠᱟᱱᱟ ᱢᱟᱱᱮ ᱢᱟᱴᱷ ᱨᱮ ᱛᱟᱦᱮᱱ ᱜᱮ ᱟᱹᱰᱤ ᱢᱩᱥᱠᱤᱞ ᱠᱚᱜ ᱠᱟᱱ ᱛᱟᱦᱮᱱᱟ ᱜᱟᱛᱮ ᱠᱚ ᱱᱤᱛᱚᱜ ᱫᱚ ᱛᱟᱵᱚ ᱦᱩᱲᱩ ᱤᱨ ᱠᱚᱫᱚ ᱦᱩᱭ ᱠᱚᱢᱯᱞᱤᱴ ᱟᱠᱟᱱᱟ ᱟᱫᱚ ᱚᱲᱟᱜ ᱪᱟᱞᱟᱣ ᱥᱚᱢᱚᱭ ᱦᱚᱸ ᱚᱱᱟ ᱫᱟᱨᱮ ᱛᱟᱵᱚ ᱧᱮᱞ ᱧᱟᱢ ᱠᱮᱜᱼᱟ ᱟᱫᱚᱧ ᱢᱚᱱᱮᱭᱟ ᱱᱚᱣᱟ ᱫᱟᱨᱮ ᱫᱚ ᱦᱟᱸᱜ ᱱᱚᱰᱮ ᱵᱟᱭ ᱵᱟᱧᱪᱟᱜᱼᱟ ᱪᱮᱫᱟᱜ ᱥᱮ ᱵᱟᱝ ᱦᱩᱲᱩ ᱠᱚᱠᱚ ᱨᱟᱠᱟᱵ ᱪᱟᱵᱟ ᱞᱮᱱᱠᱷᱟᱱ ᱰᱟᱝᱨᱤ ᱢᱮᱨᱚᱢ ᱛᱮ ᱱᱚᱣᱟ ᱫᱟᱨᱮ ᱫᱚᱠᱚ ᱡᱚᱢ ᱢᱩᱰᱨᱩᱭᱟ ᱟᱫᱚ ᱤᱱᱟᱹᱛᱤᱧ ᱢᱚᱱᱮ ᱠᱮᱜᱼᱟ ᱱᱚᱣᱟ ᱫᱟᱨᱮ ᱫᱚ ᱚᱲᱟᱜ ᱤᱫᱤ ᱦᱩᱭᱩᱜᱼᱟ ᱱᱚᱣᱟ ᱠᱷᱚᱞᱟᱣ ᱠᱟᱛᱮ ᱚᱲᱟᱜ ᱤᱧ ᱤᱫᱤᱭᱟ ᱟᱨ ᱚᱲᱟᱜ ᱨᱤᱧ ᱨᱚᱦᱚᱭᱟ ᱛᱚ ᱵᱟᱧᱪᱟᱜ ᱠᱷᱟᱱ ᱟᱹᱰᱤ ᱵᱮᱥ ᱠᱟᱛᱷᱟ ᱠᱟᱱᱟ ᱛᱚ ᱪᱚᱞᱚ ᱛᱟᱵᱚᱱ ᱠᱷᱚᱞᱟᱣ ᱞᱮᱜᱮ ᱟᱨ ᱛᱩᱫ ᱠᱟᱛᱮ ᱦᱟᱥᱟ ᱢᱮᱥᱟ ᱛᱩᱫ ᱠᱟᱛᱮ ᱚᱲᱟᱜ ᱨᱤᱧ ᱨᱚᱦᱚᱭ ᱛᱟᱵᱚᱱᱟ ᱟᱨ ᱱᱚᱣᱟ ᱫᱚ ᱱᱟᱜ ᱟᱞᱮ ᱫᱚ ᱡᱟᱹᱱᱩᱢ ᱫᱟᱨᱮ ᱞᱮ ᱢᱮᱛᱟᱜᱼᱟ ᱦᱮᱸ ᱥᱮ ᱟᱨ ᱟᱭᱢᱟ ᱡᱟᱭᱜᱟ ᱫᱚ ᱱᱚᱣᱟ ᱫᱚ ᱰᱤᱰᱷᱟᱹᱨᱤ ᱫᱟᱨᱮ ᱠᱚ ᱢᱮᱛᱟᱜ ᱜᱮᱭᱟ ᱦᱮᱸ ᱚᱱᱟ ᱰᱤᱰᱷᱟᱹᱨᱤ ᱡᱟᱹᱱᱩᱢ ᱫᱟᱨᱮ ᱜᱮ ᱠᱟᱱᱟ ᱟᱫᱚ ᱛᱟᱵᱚ ᱛᱩᱫ ᱦᱩᱭ ᱠᱮᱫ ᱤᱧ ᱦᱚᱸᱜᱼᱚᱭ ᱧᱮᱞ ᱯᱮ ᱱᱚᱜᱼᱚ ᱱᱚᱝᱠᱟ ᱟᱨ ᱪᱚᱞᱚ ᱚᱲᱟᱜ ᱨᱮ ᱪᱟᱣ ᱠᱟᱛᱮᱧ ᱨᱚᱦᱚᱭ ᱛᱟᱵᱚᱱᱟ ᱦᱮᱸ ᱥᱮ

ᱯᱷᱟᱭᱱᱮᱞᱤ ᱜᱟᱛᱮ ᱠᱚ ᱛᱟᱵᱚ ᱦᱩᱲᱩ ᱤᱨ ᱠᱷᱚᱱᱟᱜ ᱫᱚ ᱚᱲᱟᱜ ᱨᱮ ᱟᱹᱰᱤ ᱨᱤᱧ ᱦᱮᱡ ᱟᱠᱟᱱᱟ ᱟᱨ ᱦᱮᱡ ᱠᱟᱛᱮ ᱢᱟᱱᱮ ᱯᱷᱨᱮᱥ ᱴᱨᱮᱥ ᱵᱟᱲᱟ ᱠᱟᱛᱮ ᱦᱟᱴ ᱦᱚᱸ ᱪᱟᱞᱟᱣ ᱦᱩᱭ ᱞᱮᱱᱟ ᱛᱤᱦᱤᱧ ᱫᱚ ᱦᱟᱸᱜ ᱠᱷᱟᱱ ᱟᱞᱮ ᱱᱚᱰᱮ ᱫᱚ ᱦᱟᱴ ᱵᱟᱲᱟ ᱠᱟᱱᱟ ᱛᱚ ᱟᱫᱚ ᱛᱤᱦᱤᱧ ᱫᱚ ᱦᱟᱴ ᱦᱚᱸ ᱥᱮᱱ ᱦᱩᱭ ᱞᱮᱱᱟ ᱚᱱᱛᱮ ᱠᱷᱚᱱᱟᱜ ᱨᱩᱣᱟᱹᱲ ᱦᱮᱡ ᱠᱟᱛᱮ ᱟᱨ ᱤᱧᱟᱹᱜ ᱵᱷᱟᱜᱽᱜᱚ ᱛᱤᱦᱤᱧ ᱟᱹᱰᱤ ᱜᱟᱱ ᱵᱷᱟᱜᱮᱭᱟ ᱛᱤᱦᱤᱧ ᱜᱮ ᱢᱟᱱᱮ ᱦᱩᱲᱩ ᱤᱨᱤᱧ ᱪᱟᱣ ᱠᱟᱱᱟ ᱛᱤᱦᱤᱧ ᱫᱚ ᱚᱱᱠᱟ ᱞᱮᱠᱟ ᱫᱚ ᱥᱤᱛᱩᱝ ᱵᱟᱭ ᱥᱤᱛᱩᱝ ᱠᱟᱫᱟ ᱱᱟᱜ ᱨᱤᱢᱤᱞ ᱨᱤᱢᱤᱞᱮ ᱫᱚᱦᱚ ᱞᱮᱫᱼᱟ ᱤᱱᱟᱹᱛᱮ ᱡᱟᱹᱥᱛᱤ ᱫᱚ ᱵᱟᱭ ᱥᱤᱛᱩᱝ ᱵᱟᱭ ᱧᱟᱢ ᱠᱟᱫᱤᱧᱟ ᱟᱫᱚ ᱛᱟᱵᱚ ᱱᱤᱛᱚᱜ ᱫᱚ ᱦᱟᱸᱜ ᱠᱷᱟᱱ ᱦᱟᱱᱮ ᱢᱟᱴᱷ ᱠᱷᱚᱱ ᱢᱤᱫᱴᱮᱱ ᱫᱟᱨᱮ ᱵᱟᱹᱧ ᱟᱹᱜᱩ ᱞᱮᱫ ᱛᱟᱦᱮᱱᱟ ᱚᱱᱟ ᱫᱟᱨᱮ ᱦᱟᱸᱜ ᱤᱧ ᱨᱚᱦᱚᱭ ᱠᱟᱫᱟ ᱛᱚ ᱚᱱᱟ ᱵᱟᱹᱧ ᱫᱮᱠᱷᱟᱣ ᱠᱟᱜ ᱯᱮᱭᱟ ᱛᱚ ᱚᱱᱟᱧ ᱫᱮᱠᱷᱟᱣ ᱟᱯᱮ ᱛᱟᱵᱚᱱ ᱞᱟᱹᱜᱤᱫ ᱡᱮ ᱚᱱᱟ ᱫᱟᱨᱮ ᱴᱟᱜ ᱪᱮᱫ ᱞᱮᱠᱟ ᱢᱮᱱᱟᱜᱼᱟ ᱢᱟᱱᱮ ᱵᱟᱧᱪᱟᱣ ᱢᱮᱱᱟᱜ ᱟᱠᱟᱫᱼᱟ ᱥᱮ ᱜᱚᱡ ᱠᱟᱱᱟ ᱥᱮ ᱛᱚ ᱪᱚᱞᱚ ᱵᱚᱱ ᱧᱮᱞ ᱞᱮᱜᱮ ᱡᱷᱤᱢᱟᱹᱣ ᱠᱟᱱᱟ ᱫᱟᱨᱮ ᱥᱮ ᱮᱠᱷᱚᱱᱳ ᱵᱟᱧᱪᱟᱣ ᱢᱮᱱᱟᱜ ᱜᱮᱭᱟ ᱛᱚ ᱪᱚᱞᱚ ᱟᱢᱮᱢ ᱪᱟᱞᱟᱜᱼᱟ ᱪᱚ ᱥᱮ ᱪᱚ ᱴᱷᱤᱠ ᱜᱮᱭᱟ ᱛᱚ ᱤᱧ ᱜᱤᱧ ᱪᱟᱞᱟᱜ ᱠᱟᱱ ᱛᱟᱵᱚᱱᱟ ᱪᱚ ᱫᱮᱠᱷᱟᱣ ᱟᱯᱮ ᱠᱟᱱ ᱛᱟᱵᱚᱱᱟ ᱧᱮᱞ ᱫᱟᱵᱚᱱ ᱛᱚ ᱚᱱᱟ ᱫᱟᱨᱮ ᱵᱟᱧᱪᱟᱣ ᱠᱟᱱᱟ ᱥᱮ ᱵᱟᱝ ᱛᱚ ᱜᱟᱛᱮ ᱯᱮ ᱱᱚᱣᱟ ᱚᱲᱟᱜ ᱫᱚ ᱟᱞᱮᱭᱟᱜ ᱜᱮ ᱵᱮᱱᱟᱜ ᱠᱟᱱᱟ ᱧᱮᱞ ᱯᱮ ᱛᱟᱵᱚᱱ ᱱᱚᱜᱼᱚᱭ ᱛᱚᱨᱟ ᱱᱚᱣᱟ ᱫᱟᱨᱮ ᱦᱟᱸᱜ ᱱᱚᱝᱠᱟᱧ ᱨᱚᱦᱚᱭ ᱟᱠᱟᱜᱼᱟ ᱟᱨ ᱡᱟᱹᱱᱩᱢ ᱠᱚᱛᱮ ᱦᱚᱸ ᱱᱚᱝᱠᱟᱧ ᱨᱟᱢᱯ ᱟᱠᱟᱫᱟ ᱦᱮᱸ ᱥᱮ ᱱᱚᱰᱮ ᱫᱚ ᱟᱹᱰᱤ ᱜᱟᱱ ᱫᱟᱨᱮᱧ ᱨᱚᱦᱚᱭ ᱞᱮᱜᱼᱟ ᱢᱮᱱᱠᱷᱟᱱ ᱢᱤᱫᱴᱟᱝ ᱫᱟᱨᱮ ᱦᱚᱸ ᱵᱟᱝ ᱵᱟᱧᱪᱟᱣ ᱠᱟᱱᱟ ᱞᱤᱞᱤ ᱜᱟᱛᱮ ᱠᱚ ᱧᱮᱞ ᱠᱮᱫ ᱛᱟᱵᱚᱱᱟᱯᱮ ᱱᱚᱰᱮ ᱱᱚᱜᱼᱚ ᱱᱚᱝᱠᱟ ᱫᱟᱨᱮᱧ ᱨᱚᱦᱚᱭ ᱟᱠᱟᱫᱟ ᱦᱮᱸ ᱥᱮ ᱱᱚᱰᱮ ᱫᱚ ᱱᱚᱣᱟ ᱞᱟᱦᱟ ᱟᱨᱦᱚᱸ ᱟᱹᱰᱤ ᱟᱭᱢᱟ ᱫᱟᱨᱮᱧ ᱨᱚᱦᱚᱭ ᱵᱟᱲᱟ ᱟᱠᱟᱫᱟ ᱚᱱᱟ ᱠᱚᱫᱚ ᱢᱤᱫᱴᱟᱝ ᱦᱚᱸ ᱵᱟᱝ ᱵᱟᱧᱪᱟᱣ ᱠᱟᱱᱟ ᱰᱟᱹᱝᱨᱤ ᱢᱮᱨᱚᱢ ᱠᱚᱛᱮ ᱠᱚ ᱡᱚᱢ ᱪᱟᱵᱟᱭᱟ ᱥᱮ ᱟᱨ ᱪᱮᱫ ᱤᱧ ᱞᱟᱹᱭ ᱟᱯᱮᱭᱟ ᱦᱟᱱᱟ ᱱᱟᱣᱟ ᱠᱚᱛᱮ ᱢᱟᱱᱮ ᱫᱟᱨᱮ ᱜᱮ ᱱᱚᱥᱴᱚ ᱪᱟᱵᱟᱜᱼᱟ ᱫᱟᱨᱮ ᱜᱮ ᱵᱟᱭ ᱦᱟᱨᱟᱜᱼᱟ ᱦᱟᱹᱱᱠᱩ ᱱᱟᱹᱱᱠᱩ ᱠᱚ ᱡᱚᱢᱟ ᱫᱟᱨᱮ ᱚᱠᱟᱨᱮ ᱰᱟᱹᱝᱨᱤ ᱚᱠᱟᱨᱮ ᱢᱮᱨᱚᱢ ᱠᱚᱠᱚ ᱡᱚᱢᱟ ᱟᱫᱚ ᱱᱤᱭᱟᱹ ᱤᱱᱟᱹᱛᱮ ᱱᱤᱭᱟᱹ ᱫᱷᱟᱣ ᱫᱚ ᱦᱟᱸᱜ ᱠᱷᱟᱱ ᱵᱮᱥ ᱞᱮᱠᱟᱧ ᱡᱟᱹᱱᱩᱢ ᱠᱚᱛᱮᱧ ᱨᱟᱱ ᱟᱠᱟᱫᱟ ᱟᱨ ᱡᱩᱫᱤ ᱦᱟᱸᱜ ᱠᱷᱟᱱ ᱰᱟᱹᱝᱨᱤ ᱢᱮᱨᱚᱢ ᱠᱚ ᱦᱤᱡᱩᱜ ᱠᱟᱛᱮᱫ ᱠᱚ ᱡᱚᱢᱟ ᱞᱟᱦᱟ ᱫᱷᱟᱣ ᱞᱮᱠᱟ ᱤᱱᱟᱹᱛᱮ ᱡᱟᱹᱱᱩᱢ ᱛᱮᱧ ᱨᱟᱢᱯᱷᱟ ᱟᱠᱟᱫᱟ ᱵᱮᱥ ᱞᱮᱠᱟᱱᱟᱜ ᱟᱥᱚᱜ ᱠᱟᱹᱱᱟᱹᱧ ᱱᱚᱣᱟ ᱫᱟᱨᱮ ᱦᱟᱸᱜ ᱠᱷᱟᱱ ᱦᱟᱨᱟᱜᱼᱟ ᱟᱨ ᱟᱹᱰᱤ ᱢᱟᱨᱟᱝ ᱫᱟᱨᱮᱜᱼᱟ ᱟᱨ ᱱᱚᱜᱼᱚᱸᱭ ᱟᱞᱮ ᱚᱲᱟᱜ ᱱᱚᱜᱼᱚᱸᱭ ᱛᱟᱭᱚᱢ ᱨᱮ ᱧᱮᱞᱚᱜ ᱠᱟᱱ ᱠᱚᱞᱚᱢ ᱠᱚᱯᱮ ᱧᱮᱞ ᱧᱟᱢᱮᱜᱼᱟ ᱱᱚᱣᱟ ᱚᱲᱟᱜ ᱵᱮᱱᱟᱜ ᱠᱟᱱᱟ ᱟᱫᱚ ᱤᱧ ᱢᱚᱱᱮᱭᱮᱜᱼᱟ ᱱᱚᱰᱮ ᱜᱮ ᱦᱟᱸᱜ ᱠᱷᱟᱱ ᱱᱚᱣᱟ ᱫᱟᱨᱮ ᱫᱚ ᱦᱟᱨᱟ ᱞᱮᱱᱠᱷᱟᱱ ᱯᱟᱞᱮᱱ ᱱᱟᱯᱟᱭᱚᱜᱼᱟ ᱟᱫᱚ ᱤᱱᱟᱹ ᱫᱚ ᱛᱟᱵᱚ ᱱᱚᱰᱮ ᱜᱮᱧ ᱨᱚᱦᱚᱭ ᱠᱟᱜᱼᱟ ᱟᱫᱚ ᱚᱱᱟ ᱥᱚᱢᱚᱭ ᱨᱮᱭᱟᱜ ᱚᱯᱮᱠᱠᱷᱟ ᱟᱫᱚ ᱱᱚᱣᱟ ᱫᱟᱨᱮ ᱫᱚ ᱦᱟᱨᱟᱜ ᱠᱟᱱᱟ ᱥᱮ ᱪᱮᱫ ᱜᱩᱡᱩᱜ ᱠᱟᱱᱟ ᱤᱧ ᱦᱚᱸ ᱵᱟᱹᱧ ᱵᱩᱡᱽ ᱫᱟᱲᱮᱭᱟᱜ ᱠᱟᱱᱟ ᱱᱟᱥᱮᱱᱟᱜ ᱡᱷᱤᱢᱟᱹ ᱡᱷᱤᱢᱟᱹ ᱫᱚᱧ ᱧᱮᱞᱮᱜ ᱛᱟᱵᱚᱱ ᱜᱮᱭᱟ ᱦᱮᱸ ᱥᱮ